ᱡᱤᱭᱚᱱ ᱟᱨ ᱥᱤ ᱭᱩᱴᱩᱵᱽ ᱪᱮᱱᱮᱞ ᱨᱮ ᱥᱟᱱᱟᱢ ᱠᱚ ᱢᱟᱱᱚ ᱥᱟᱞᱟᱜ ᱤᱧ ᱟᱛᱟᱝ ᱫᱟᱨᱟᱢᱮᱫ ᱯᱮ ᱠᱟᱱᱟ ᱟᱨ ᱤᱧ ᱵᱟᱹᱣᱫᱷᱚᱱ ᱢᱩᱨᱢᱩ ᱛᱮᱦᱮᱧ ᱱᱚᱣᱟ ᱵᱷᱤᱰᱤᱭᱳᱧ ᱵᱮᱱᱟᱣᱮᱫ ᱠᱟᱱ ᱱᱚᱣᱟ ᱵᱷᱤᱰᱤᱭᱳ ᱫᱚ ᱟᱹᱰᱤ ᱯᱚᱨᱦᱚᱣᱟᱱᱟᱜ ᱵᱷᱤᱰᱤᱭᱳ ᱠᱟᱱᱟ ᱟᱨ ᱚᱠᱚᱭ ᱠᱚ ᱵᱚᱞ ᱜᱟᱛᱮᱜ ᱧᱮᱧᱮᱞ ᱫᱚ ᱟᱹᱰᱤ ᱠᱚ ᱨᱟᱹᱥᱠᱟᱹᱜᱼᱟ ᱟᱨ ᱩᱱᱠᱩ ᱞᱟᱹᱜᱤᱫ ᱫᱚ ᱱᱚᱣᱟ ᱵᱷᱤᱰᱤᱭᱳ ᱟᱹᱰᱤ ᱯᱚᱨᱦᱚᱣᱟᱱᱟᱜ ᱵᱷᱤᱰᱤᱭᱳ ᱠᱟᱱᱟ ᱦᱚᱸᱜᱼᱚᱭ ᱡᱮ ᱚᱠᱟ ᱯᱟᱹᱠᱩᱲ ᱡᱮᱞᱟ ᱨᱮᱭᱟᱜ ᱦᱤᱨᱚᱱᱯᱩᱨ ᱯᱨᱚᱠᱷᱚᱸᱰ ᱨᱮ ᱢᱮᱱᱟᱜ ᱦᱟᱹᱛᱤᱜᱟᱲ ᱟᱹᱛᱩ ᱱᱚᱣᱟ ᱦᱟᱹᱛᱤᱜᱟᱲ ᱟᱹᱛᱩ ᱨᱮᱜᱮ ᱚᱠᱟ ᱡᱟᱣ ᱵᱚᱪᱷᱚᱨ ᱜᱮ ᱱᱚᱰᱮ ᱵᱚᱞ ᱜᱟᱛᱮ ᱟᱹᱰᱤ ᱢᱟᱨᱟᱝ ᱦᱩᱭᱩᱜᱼᱟ ᱪᱮᱫᱟᱜ ᱡᱮ ᱱᱚᱰᱮ ᱟᱹᱰᱤ ᱡᱟᱹᱥᱛᱤ ᱯᱨᱟᱭᱤᱡᱽ ᱠᱚ ᱫᱚᱦᱚᱭᱟ ᱟᱨ ᱱᱮᱥ ᱵᱚᱪᱷᱚᱨ ᱢᱮᱛᱟᱜ ᱢᱮ ᱵᱟᱨᱚ ᱛᱮᱨᱚ ᱞᱟᱠᱷ ᱨᱮᱭᱟᱜ ᱦᱟᱯᱟᱨᱟᱣ ᱦᱩᱭᱩᱜᱼᱟ ᱟᱨ ᱱᱚᱣᱟ ᱦᱟᱯᱟᱨᱟᱣ ᱦᱩᱭᱩᱜ ᱞᱟᱦᱟ ᱨᱮᱜᱮ ᱚᱸᱰᱮᱱᱟᱜ ᱚᱠᱟ ᱴᱟᱺᱰᱤ ᱠᱟᱱᱟ ᱚᱱᱟ ᱴᱟᱺᱰᱤ ᱠᱚ ᱥᱤ ᱠᱮᱫᱟ ᱟᱨ ᱚᱱᱟ ᱪᱮᱫᱟᱜ ᱠᱚ ᱥᱤ ᱠᱮᱫᱟ ᱚᱱᱟ ᱡᱟᱹᱥᱛᱤ ᱦᱚᱲ ᱯᱮ ᱵᱟᱰᱟᱭ ᱜᱮᱭᱟ ᱟᱨ ᱤᱧ ᱦᱚᱸ ᱚᱱᱟ ᱵᱟᱰᱟᱭ ᱨᱮᱜᱮ ᱟᱨᱦᱚᱸ ᱚᱠᱚᱭ ᱟᱫᱷᱭᱟᱪ ᱠᱟᱱᱟᱭ ᱚᱱᱟ ᱠᱞᱟᱵᱽ ᱨᱮᱱ ᱩᱱᱤ ᱴᱷᱮᱡ ᱯᱷᱳᱱ ᱠᱟᱛᱮ ᱤᱧ ᱠᱷᱚᱵᱚᱨᱤᱧ ᱦᱟᱛᱟᱣ ᱠᱮᱫᱟ ᱟᱨ ᱱᱚᱣᱟ ᱜᱮ ᱤᱧ ᱫᱚ ᱡᱟᱹᱥᱛᱤ ᱠᱟᱭ ᱱᱚᱣᱟ ᱵᱟᱰᱟᱭ ᱨᱮᱭᱟᱜ ᱜᱤᱧ ᱠᱩᱨᱩᱢᱩᱴᱩ ᱠᱮᱫᱟ ᱡᱮ ᱚᱸᱰᱮ ᱚᱱᱟ ᱴᱟᱺᱰᱤ ᱠᱚ ᱥᱤ ᱠᱮᱫᱟ ᱥᱤ ᱠᱟᱛᱮᱫ ᱚᱸᱰᱮ ᱢᱟ ᱥᱤ ᱵᱟᱹᱲᱤᱡ ᱠᱮᱫᱟ ᱠᱚ ᱢᱮᱱᱠᱷᱟᱱ ᱚᱸᱰᱮ ᱥᱮ ᱚᱱᱟ ᱟᱹᱛᱩ ᱨᱮ ᱚᱱᱟ ᱵᱚᱞ ᱜᱟᱛᱮᱜ ᱚᱠᱟ ᱠᱚ ᱳᱨᱟᱢ ᱞᱮᱫ ᱚᱱᱟ ᱦᱩᱭᱩᱜᱼᱟ ᱥᱮ ᱵᱟᱝ ᱦᱩᱭᱩᱜᱼᱟ ᱱᱚᱣᱟ ᱵᱟᱰᱟᱭ ᱞᱟᱹᱜᱤᱫ ᱩᱱᱤ ᱴᱷᱮᱱ ᱤᱧ ᱯᱷᱳᱱ ᱠᱮᱫᱟ ᱟᱨ ᱩᱱᱤ ᱥᱚᱸᱜᱮ ᱜᱟᱞᱢᱟᱨᱟᱣ ᱟᱭᱢᱟ ᱦᱩᱭᱱᱟ ᱥᱟᱶᱛᱮ ᱱᱚᱣᱟ ᱡᱷᱚᱜᱽᱲᱟ ᱠᱚ ᱪᱤᱠᱟᱹ ᱞᱮᱠᱟᱛᱮ ᱮᱦᱚᱵ ᱮᱱᱟ ᱟᱨ ᱥᱟᱶᱛᱮ ᱱᱚᱣᱟ ᱠᱮᱥᱟᱨ ᱵᱟᱵᱚᱫ ᱦᱚᱸᱭ ᱞᱟᱹᱭ ᱟᱹᱫᱤᱧᱟ ᱚᱱᱟ ᱠᱮᱥᱟᱨ ᱢᱮᱱᱟᱜ ᱚᱱᱟ ᱠᱚ ᱱᱤᱭᱮ ᱦᱚᱸ ᱚᱸᱰᱮᱱᱟᱜ ᱮᱯᱮᱨ ᱦᱮᱸᱰᱮᱡ ᱫᱚ ᱦᱩᱭ ᱠᱟᱱᱟ ᱟᱨ ᱚᱱᱠᱟ ᱞᱮᱠᱟᱛᱮ ᱚᱸᱰᱮ ᱚᱱᱟ ᱴᱟᱺᱰᱤ ᱦᱚᱸᱠᱚ ᱥᱤ ᱠᱮᱫᱟ ᱟᱨ ᱱᱚᱣᱟ ᱜᱮ ᱤᱧ ᱚᱠᱟ ᱩᱱᱤ ᱥᱚᱸᱜᱮ ᱤᱧ ᱜᱟᱞᱢᱟᱨᱟᱣ ᱟᱠᱟᱫᱟ ᱚᱱᱟ ᱦᱚᱸ ᱤᱧ ᱟᱯᱮ ᱱᱚᱣᱟ ᱵᱷᱤᱰᱤᱭᱳ ᱨᱮ ᱠᱚᱞ ᱨᱮᱠᱚᱨᱰᱤᱝ ᱤᱧ ᱟᱸᱡᱚᱢ ᱟᱪᱚ ᱯᱮᱭᱟ ᱟᱨ ᱚᱱᱠᱟ ᱞᱮᱠᱟᱛᱮ ᱟᱯᱮ ᱯᱮ ᱵᱟᱰᱟᱭ ᱫᱟᱲᱮᱭᱟᱜᱼᱟ ᱟᱨ ᱩᱱᱤ ᱪᱮᱫ ᱮ ᱢᱮᱱ ᱠᱮᱫᱟ ᱩᱱᱤᱭᱟᱜ ᱠᱟᱛᱷᱟ ᱦᱚᱛᱮ ᱛᱮ ᱟᱯᱮ ᱯᱮ ᱥᱟᱹᱦᱤ ᱥᱟᱹᱦᱤ ᱯᱮ ᱵᱩᱡᱷᱟᱹᱣ ᱫᱟᱲᱮᱭᱟᱜᱼᱟ ᱟᱨ ᱚᱸᱰᱮ ᱚᱠᱟ ᱵᱚᱞ ᱜᱟᱛᱮᱜ ᱦᱩᱭᱩᱜᱼᱟ ᱥᱮ ᱵᱟᱝ ᱦᱩᱭᱩᱜᱼᱟ ᱚᱱᱟ ᱵᱟᱵᱚᱫ ᱪᱮᱫ ᱮ ᱢᱮᱱ ᱠᱮᱫᱟ ᱚᱱᱟ ᱦᱚᱸ ᱤᱧ ᱱᱚᱣᱟ ᱠᱚᱞ ᱨᱮᱠᱳᱰᱤᱝ ᱨᱮᱜᱮᱧ ᱟᱸᱡᱚᱢ ᱟᱪᱚᱭᱮᱫ ᱯᱮ ᱠᱟᱱᱟ ᱛᱚᱵᱮ ᱫᱮᱞᱟ ᱚᱱᱟ ᱠᱚᱞ ᱨᱮᱠᱳᱰᱤᱝ ᱟᱯᱮ ᱟᱸᱡᱚᱢ ᱯᱮ ᱟᱨ ᱟᱯᱮ ᱚᱱᱟ ᱨᱮᱯᱮ ᱵᱩᱡᱷᱟᱹᱣ ᱫᱟᱲᱮᱭᱟᱜᱼᱟ ᱦᱮᱞᱳ ᱦᱮᱸ ᱡᱚᱦᱟᱨ ᱡᱚᱦᱟᱨ

ᱡᱮ ᱦᱩᱸ ᱩᱱᱤ ᱢᱮᱱᱫᱟ ᱡᱮ ᱠᱮᱥᱟᱨ ᱥᱮ ᱠᱷᱟᱫᱟᱱ ᱮᱱᱛᱮ ᱦᱩᱸ ᱡᱮ ᱚᱠᱚᱭᱟᱜ ᱡᱟᱭᱜᱟ ᱨᱮ ᱠᱷᱟᱫᱟᱱ ᱢᱮᱱᱟᱜ ᱩᱱᱤ ᱜᱮ ᱠᱟᱹᱢᱤ ᱫᱚᱭ ᱧᱟᱢᱟ ᱟᱨ ᱮᱴᱟᱜ ᱠᱚᱫᱚ ᱠᱟᱹᱢᱤ ᱵᱟᱠᱚ ᱧᱟᱢᱟ ᱚᱠᱚᱭᱟᱜ ᱡᱟᱭᱜᱟ ᱵᱟᱝ ᱫᱟᱵᱟᱣ ᱠᱟᱱ ᱟᱫᱚ ᱚᱱᱠᱟ ᱠᱟᱛᱷᱟ ᱟᱸᱡᱚᱢᱚᱜ ᱠᱟᱱᱟ ᱟᱫᱚ ᱱᱚᱣᱟ ᱪᱮᱫ ᱚ ᱥᱟᱹᱨᱤ ᱠᱟᱱ ᱜᱮᱭᱟ ᱚᱱᱟ ᱫᱚᱢ ᱵᱟᱲᱟᱭ ᱜᱮᱭᱟ ᱩᱱᱠᱩ ᱠᱚᱢᱮᱱᱰ ᱦᱚᱲ ᱫᱚ ᱵᱚᱞᱮ ᱩᱱᱤ ᱫᱚ ᱚᱱᱟ ᱴᱷᱤᱠ ᱜᱮ ᱞᱟᱹᱭᱟ ᱵᱚᱞᱮ

ᱟᱫᱚ ᱱᱚᱣᱟ ᱫᱚ ᱟᱭᱟᱜ ᱜᱟᱹᱞᱛᱤ ᱠᱟᱱ ᱜᱮᱭᱟ ᱵᱩᱡᱷᱟᱹᱣ ᱦᱮᱸ
ᱟᱫᱚ ᱚᱸᱰᱮ ᱢᱚᱠᱟᱭ ᱧᱟᱢ ᱠᱮᱫᱟ ᱵᱚᱞᱮ ᱦᱮᱸ ᱱᱚᱰᱮ ᱤᱧᱟᱹᱜ ᱢᱮᱱᱟᱜᱼᱟ ᱦᱮᱸ ᱟᱫᱚ ᱱᱚᱣᱟ ᱵᱟᱠᱷᱟᱡ ᱪᱤᱠᱟᱛᱮ ᱟᱨᱚ ᱵᱩᱫᱽᱫᱷᱤ ᱞᱟᱦᱟᱜ ᱛᱤᱧᱟ ᱱᱚᱰᱮ ᱦᱟᱹᱯᱟᱹᱭ ᱟᱪᱪᱷᱟ ᱱᱚᱣᱟ ᱵᱚᱞ ᱜᱟᱛᱮ ᱴᱟᱺᱰᱤ ᱦᱮᱸ ᱚᱱᱟᱛᱮ ᱩᱱᱤ ᱫᱚᱭ ᱱᱚᱝᱠᱟᱣ ᱠᱟᱜ ᱦᱮᱸ

ᱦᱮᱸ ᱥᱟᱶᱛᱮ ᱱᱚᱣᱟ ᱠᱚᱦᱚᱸ ᱥᱚᱢᱟᱡᱽ ᱨᱮ ᱠᱟᱹᱢᱤ ᱞᱟᱹᱜᱤᱫ ᱥᱮ ᱥᱚᱢᱟᱡᱽ ᱡᱮᱞᱮᱠᱟ ᱟᱵᱚ ᱦᱚᱲ ᱦᱚᱯᱚᱱ ᱟᱭᱢᱟ ᱚᱱᱠᱟ ᱥᱟᱢᱟᱡᱤᱠ ᱥᱚᱝᱜᱚᱴᱷᱚᱱ ᱥᱮ ᱡᱚᱲᱟᱣ ᱥᱮ ᱱᱚᱝᱠᱟ ᱢᱤᱫᱴᱤᱡ ᱮᱢᱟᱱ ᱡᱮᱞᱮᱠᱟ ᱦᱩᱸ ᱱᱚᱰᱮ ᱦᱩᱭᱱᱟ ᱡᱮᱞᱮᱠᱟ ᱜᱟᱹᱭ ᱵᱟᱛᱷᱟᱱ ᱨᱮ ᱱᱚᱜᱼᱚᱭ ᱠᱚ ᱫᱟᱞ ᱫᱟᱯᱟᱞᱱᱟ ᱱᱚᱰᱮ ᱦᱚᱲ ᱠᱚ ᱦᱩᱸ ᱫᱟᱞ ᱦᱚᱪᱚᱭᱮᱱᱟ ᱦᱩᱸ ᱦᱩᱸ

ᱵᱚᱞᱮ ᱡᱮᱭᱥᱮ ᱢᱟ ᱦᱚᱜᱼᱚᱭ ᱵᱚᱞ ᱜᱟᱛᱮᱜ ᱨᱮᱠᱚ ᱪᱟᱞᱟᱜ ᱠᱟᱱᱟ ᱡᱟᱦᱟᱸᱭ ᱜᱮ ᱠᱷᱟᱹᱞᱤ ᱱᱚᱣᱟ ᱟᱹᱰᱤ ᱜᱟᱸᱫᱮᱞ ᱜᱟᱸᱫᱟᱞ ᱦᱚᱲ ᱠᱚ ᱪᱟᱞᱟᱜ ᱠᱟᱱᱟ ᱮᱠᱫᱚᱢ ᱢᱮᱱᱠᱷᱟᱡ ᱥᱚᱢᱟᱡᱽ ᱨᱮ ᱚᱠᱟ ᱟᱵᱚ ᱪᱮᱛᱟᱱ ᱨᱮ ᱚᱱᱠᱟ ᱚᱛᱛᱟᱪᱟᱨ ᱦᱩᱭᱩᱜ ᱠᱟᱱᱟ ᱱᱚᱝᱠᱟ ᱱᱟᱜ ᱮᱢᱟᱱᱟᱜ ᱢᱩᱥᱠᱤᱞᱟᱜ ᱦᱩᱭᱩᱜ ᱠᱟᱱᱟ ᱱᱚᱣᱟ ᱠᱚ ᱢᱤᱴᱤᱱ ᱮᱢᱟᱱ ᱨᱮ ᱵᱟᱠᱚ ᱪᱟᱞᱟᱜ ᱠᱟᱱᱟ

ᱵᱚᱞᱮ ᱱᱚᱣᱟ ᱜᱤᱧ ᱞᱟᱹᱭ ᱠᱚᱜᱼᱟ ᱵᱚᱞᱮ ᱦᱟᱹᱛᱤ ᱜᱟᱲ ᱨᱮ ᱚᱠᱟ ᱵᱚᱞ ᱜᱟᱛᱮᱜ ᱠᱚ ᱚᱨᱟᱢ ᱞᱮᱫ ᱟᱨ ᱚᱱᱟ ᱴᱟᱺᱰᱤ ᱵᱟᱠᱚ ᱥᱤ ᱠᱮᱫ ᱥᱤ ᱠᱮᱫ ᱠᱷᱟᱱ ᱢᱮᱱᱠᱷᱟᱱ ᱮᱴᱟᱜ ᱴᱟᱺᱰᱤ ᱢᱮᱱᱟᱜᱼᱟ ᱟᱨ ᱚᱱᱟ ᱴᱟᱺᱰᱤ ᱨᱮ ᱵᱚᱞ ᱜᱟᱛᱮᱜ ᱦᱩᱭᱩᱜᱼᱟ ᱟᱨ ᱱᱚᱣᱟ ᱜᱮ ᱦᱟᱸᱜ ᱵᱚᱞᱮ ᱤᱧ ᱢᱤᱫ ᱵᱟᱨ ᱠᱟᱛᱷᱟ ᱱᱚᱣᱟ ᱠᱚ ᱨᱚᱲ ᱠᱟᱛᱮᱫ ᱵᱚᱞᱮ ᱟᱫᱚ ᱤᱧ ᱫᱚ ᱡᱟᱹᱱᱤᱡ ᱠᱷᱟᱱ ᱟᱢ ᱟᱢᱟᱜ ᱠᱚᱢ ᱯᱨᱚᱥᱛᱟᱵ ᱠᱷᱚᱵᱚᱨᱤᱧᱟ ᱞᱮᱠᱟ ᱵᱚᱞᱮᱧ ᱦᱟᱛᱟᱣ ᱠᱮᱫᱟ ᱡᱮ ᱟᱢᱟᱜ ᱦᱮᱸ ᱢᱚᱪᱟ ᱛᱮᱧ ᱟᱸᱡᱚᱢ ᱠᱮᱫᱟ ᱦᱮᱸ ᱟᱢᱮᱢ ᱨᱚᱲ ᱠᱮᱫᱟ ᱡᱮ

ᱦᱟᱯᱟᱨᱟᱣ ᱦᱩᱭᱩᱜ ᱱᱚᱣᱟ ᱜᱮ ᱚᱸᱰᱮ ᱠᱚ ᱥᱤ ᱠᱮᱫ ᱡᱟᱭᱜᱟ ᱟᱨ ᱦᱩᱭᱩᱜᱼᱟ ᱥᱮ ᱵᱟᱝ ᱦᱩᱭᱩᱜᱼᱟ ᱱᱚᱣᱟ ᱵᱟᱵᱚᱫ ᱤᱧ ᱠᱩᱞᱤ ᱞᱮᱫᱮᱭᱟ ᱢᱮᱱᱠᱷᱟᱱ ᱥᱟᱶᱛᱮ ᱟᱭᱢᱟ ᱨᱚᱠᱚᱢ ᱠᱟᱛᱷᱟ ᱜᱟᱞᱢᱟᱨᱟᱣ ᱪᱟᱞᱟᱣ ᱮᱱᱟ ᱟᱨ ᱱᱚᱣᱟ ᱚᱠᱟ ᱵᱚᱞ ᱜᱟᱛᱮᱜ ᱫᱚ ᱚᱱᱟ ᱚᱠᱟ ᱰᱮᱴ ᱠᱟᱱ ᱚᱱᱟ ᱰᱮᱴ ᱨᱮᱜᱮ ᱦᱩᱭᱩᱜᱼᱟ ᱱᱩᱭ ᱟᱫᱷᱭᱟᱠᱥ ᱢᱚᱦᱚᱫᱚᱭᱟᱜ ᱞᱟᱹᱭ ᱞᱮᱠᱟᱛᱮ ᱟᱨ ᱥᱟᱶᱛᱮ ᱱᱚᱰᱮ ᱯᱨᱚᱯᱷᱮᱥᱚᱨ ᱱᱤᱨᱢᱚᱞ ᱢᱩᱨᱢᱩᱣᱟᱜ ᱠᱟᱛᱷᱟ ᱦᱚᱸ ᱨᱟᱠᱟᱵ ᱮᱱᱟ ᱱᱚᱣᱟ ᱜᱟᱞᱢᱟᱨᱟᱣ ᱨᱮ ᱟᱨ ᱱᱚᱣᱟ ᱨᱮ ᱩᱱᱤᱭ ᱢᱮᱱ ᱠᱮᱫᱟ ᱡᱮ ᱱᱤᱨᱢᱚᱞ ᱢᱩᱨᱢᱩ ᱜᱮ ᱦᱟᱹᱛᱤᱜᱟᱲ ᱟᱛᱳ ᱨᱮ ᱱᱚᱣᱟ ᱦᱚᱲ ᱠᱚ ᱛᱟᱞᱟ ᱨᱮ ᱤᱯᱤᱨ ᱦᱮᱰᱮᱡ ᱮ ᱡᱟᱱᱟᱢ ᱠᱟᱫᱟ ᱢᱮᱱᱠᱷᱟᱱ ᱚᱱᱠᱟᱱ ᱠᱟᱛᱷᱟ ᱫᱚ ᱵᱟᱝ ᱠᱟᱱᱟ ᱪᱮᱫᱟᱜ ᱡᱮ ᱤᱧ ᱦᱚᱸ ᱚᱸᱰᱮ ᱠᱷᱚᱱ ᱠᱷᱚᱵᱚᱨ ᱠᱚ ᱥᱮ ᱟᱭᱢᱟ ᱱᱚᱝᱠᱟ ᱛᱩᱱᱠᱷᱤ ᱛᱚᱞᱟᱥ ᱦᱩᱭᱩᱜ ᱠᱟᱱᱟ ᱥᱮ ᱡᱟᱣ ᱜᱮ ᱜᱚᱴᱟ ᱜᱮ ᱡᱮᱞᱮᱠᱟ ᱜᱟᱹᱭ ᱵᱟᱛᱷᱟᱱ ᱟᱛᱳ ᱨᱮ ᱜᱷᱚᱴᱚᱱᱟ ᱜᱷᱚᱴᱟᱣᱱᱟ ᱠᱮ ᱠᱮ ᱮᱢ ᱠᱚᱞᱮᱡᱽ ᱨᱮ ᱜᱷᱚᱴᱚᱱᱟ ᱜᱷᱚᱴᱟᱣᱱᱟ ᱱᱚᱣᱟ ᱠᱚ ᱵᱟᱵᱚᱫ ᱡᱮ ᱱᱩᱠᱩ ᱠᱚ ᱱᱮᱭᱟᱭ ᱧᱟᱢ ᱞᱟᱹᱜᱤᱫ ᱱᱚᱣᱟ ᱠᱚ ᱞᱟᱹᱜᱤᱫ ᱱᱤᱨᱢᱚᱞ ᱢᱩᱨᱢᱩ ᱨᱚᱲᱮᱫ ᱠᱟᱱᱟ ᱟᱨ ᱡᱟᱣᱜᱮ ᱱᱚᱝᱠᱟᱱᱟᱜ ᱥᱟᱱᱛᱟᱲ ᱠᱚ ᱛᱟᱞᱟᱨᱮ ᱱᱚᱝᱠᱟᱱᱟᱜ ᱢᱩᱥᱠᱤᱞᱟᱜ ᱦᱩᱭᱩᱜ ᱠᱟᱱ ᱱᱚᱣᱟ ᱠᱚ ᱵᱟᱵᱚᱫ ᱛᱮ ᱨᱚᱲᱮᱫ ᱠᱟᱱᱟ ᱟᱨ ᱱᱚᱝᱠᱟ ᱞᱮᱠᱟᱛᱮ ᱤᱧ ᱢᱮᱱᱮᱫ ᱠᱟᱱᱟ ᱥᱮ ᱚᱸᱰᱮᱱᱟᱜ ᱚᱠᱟ ᱦᱟᱹᱛᱤᱜᱟᱲ ᱟᱹᱛᱩ ᱨᱮᱭᱟᱜ ᱞᱟᱦᱟ ᱛᱮᱭᱟᱜ ᱵᱷᱤᱰᱤᱭᱳ ᱚᱠᱟ ᱫᱚ ᱠᱷᱟᱫᱟᱱ ᱨᱮᱭᱟᱜ ᱱᱚᱣᱟ ᱠᱚ ᱵᱷᱤᱰᱤᱭᱳ ᱦᱚᱸ ᱧᱮᱞ ᱦᱩᱭᱩᱜ ᱠᱟᱱ ᱛᱟᱦᱮᱱᱟ ᱟᱨ ᱱᱩᱭᱟᱜ ᱢᱮᱱ ᱡᱚᱝ ᱫᱚ ᱠᱟᱱᱟ ᱡᱮ ᱚᱠᱟ ᱫᱚ ᱟᱵᱮᱫ ᱛᱟᱹᱨᱤᱠᱟᱛᱮ ᱥᱮ ᱚᱠᱟ ᱫᱚ ᱚᱠᱟ ᱞᱤᱡᱽ ᱛᱮᱠᱚ ᱦᱟᱛᱟᱣ ᱟᱠᱟᱫ ᱚᱠᱚᱭ ᱩᱱᱠᱩ ᱚᱠᱚᱭ ᱨᱟᱭᱟᱛᱤ ᱠᱟᱱᱟ ᱠᱚ ᱩᱱᱠᱩ ᱡᱮᱢᱚᱱ ᱚᱸᱰᱮᱱᱟᱜ ᱨᱚᱭᱟᱞᱴᱤ ᱠᱚ ᱧᱟᱢ ᱟᱨ ᱩᱱᱠᱩ ᱛᱤᱱᱟᱹᱜ ᱦᱤᱥᱟᱹ ᱧᱟᱢ ᱡᱟᱹᱨᱩᱲ ᱠᱟᱱᱟ ᱚᱱᱟ ᱠᱚ ᱧᱟᱢ ᱱᱚᱣᱟ ᱨᱮᱭᱟᱜ ᱢᱤᱫ ᱞᱟᱹᱲᱦᱟᱹᱭ ᱠᱟᱱᱟ ᱟᱨ ᱱᱚᱣᱟ ᱵᱚᱞ ᱜᱟᱛᱮᱜ ᱥᱟᱶ ᱥᱚᱢᱵᱟᱫᱷᱤᱛ ᱚᱠᱟ ᱦᱟᱹᱛᱤᱜᱟᱲ ᱟᱹᱛᱩ ᱚᱱᱟ ᱠᱚᱫᱚ ᱵᱟᱝ ᱠᱟᱱᱟ ᱪᱮᱫᱟᱜ ᱡᱮ ᱱᱚᱣᱟ ᱠᱚ ᱠᱷᱚᱵᱚᱨ ᱟᱭᱢᱟ ᱜᱮ ᱥᱚᱴᱷᱤᱠ ᱦᱩᱭᱩᱜ ᱠᱟᱱᱟ ᱢᱮᱱᱠᱷᱟᱱ ᱱᱚᱣᱟ ᱨᱮ ᱚᱠᱟ ᱦᱚᱸᱠ ᱟᱨ ᱚᱫᱷᱤᱠᱟᱨ ᱞᱟᱹᱜᱤᱫ ᱱᱩᱭ ᱱᱤᱨᱢᱚᱞ ᱢᱩᱨᱢᱩᱣᱟᱜ ᱞᱟᱹᱲᱦᱟᱹᱭ ᱫᱚ ᱠᱟᱱᱟ ᱡᱮᱢᱚᱱ ᱚᱠᱚᱭ ᱱᱮᱭᱟᱭ ᱵᱟᱠᱚ ᱧᱟᱢ ᱮᱫᱟ ᱩᱱᱠᱩ ᱱᱮᱭᱟᱭ ᱠᱚ ᱧᱟᱢ ᱡᱮᱢᱚᱱ ᱱᱚᱣᱟ ᱠᱚ ᱨᱮᱭᱟᱜ ᱞᱟᱹᱲᱦᱟᱹᱭ ᱠᱟᱱᱟ ᱢᱮᱱᱠᱷᱟᱱ ᱦᱚᱲ ᱡᱷᱚᱜᱽᱲᱟ ᱦᱚᱪᱚ ᱠᱚ ᱦᱚᱲ ᱞᱟᱹᱲᱦᱟᱹᱭ ᱛᱟᱯᱟᱢ ᱦᱚᱪᱚ ᱠᱚ ᱱᱚᱣᱟ ᱨᱮᱭᱟᱜ ᱫᱚ ᱵᱟᱝ ᱠᱟᱱᱟ ᱪᱮᱫᱟᱜ ᱡᱮ ᱟᱭᱢᱟ ᱠᱷᱚᱵᱚᱨ ᱠᱚ ᱱᱚᱝᱠᱟ ᱧᱮᱞᱚᱜ ᱠᱟᱱᱟ ᱟᱨ ᱱᱚᱝᱠᱟ ᱞᱮᱠᱟᱛᱮ ᱱᱤᱛᱚᱜ ᱦᱚᱲ ᱦᱚᱯᱚᱱ ᱠᱚ ᱛᱟᱞᱟ ᱨᱮ ᱟᱭᱢᱟ ᱱᱚᱝᱠᱟᱱᱟᱜ ᱢᱩᱥᱠᱤᱞᱟᱜ ᱦᱩᱭᱩᱜ ᱠᱟᱱᱟ ᱫᱟᱞᱟᱞ ᱠᱚ ᱢᱮᱱᱟᱜ ᱠᱚᱣᱟ ᱱᱩᱠᱩ ᱫᱟᱞᱟᱞ ᱠᱚ ᱵᱤᱨᱳᱫᱷ ᱨᱮᱦᱚᱸ ᱱᱩᱭᱟᱜ ᱞᱟᱹᱲᱦᱟᱹᱭ ᱪᱟᱞᱟᱜ ᱠᱟᱱᱟ ᱪᱮᱫᱟᱜ ᱡᱮ ᱦᱚᱲ ᱦᱚᱯᱚᱱ ᱠᱚ ᱚᱠᱟ ᱦᱚᱲᱟᱜ ᱡᱟᱭᱜᱟ ᱡᱩᱢᱤ ᱨᱮ ᱚᱠᱟ ᱫᱚ ᱠᱷᱟᱫᱟᱱ ᱠᱚ ᱵᱮᱱᱟᱣᱮᱫ ᱠᱟᱱᱟ ᱟᱨ ᱱᱚᱣᱟ ᱠᱷᱟᱫᱟᱱ ᱨᱮᱭᱟᱜ ᱚᱠᱟ ᱛᱤᱱᱟᱹᱜ ᱞᱟᱵᱷ ᱧᱟᱢ ᱡᱟᱹᱨᱩᱲ ᱠᱟᱱᱟ ᱩᱱᱠᱩ ᱨᱟᱭᱟᱛᱤ ᱦᱚᱲ ᱢᱮᱱᱠᱷᱟᱱ ᱩᱱᱟᱹᱜ ᱞᱟᱵᱷ ᱵᱟᱠᱚ ᱧᱟᱢᱫᱟ ᱢᱮᱱᱠᱷᱟᱱ ᱱᱚᱰᱮ ᱚᱠᱟ ᱠᱷᱟᱫᱟᱱ ᱚᱠᱟ ᱚᱛ ᱦᱟᱥᱟ ᱵᱷᱤᱛᱨᱤ ᱠᱷᱚᱱ ᱫᱷᱤᱨᱤ ᱮᱢᱟᱱ ᱠᱚ ᱞᱟ ᱩᱰᱩᱠᱫᱟ ᱚᱱᱟ ᱨᱮ ᱚᱠᱚᱭ ᱨᱟᱭᱟᱛᱤ ᱦᱚᱲ ᱠᱟᱱᱟᱭ ᱩᱱᱤ ᱥᱚᱢᱟᱱ ᱚᱫᱷᱤᱠᱟᱨ ᱧᱟᱢ ᱡᱟᱹᱨᱩᱲ ᱠᱟᱱᱟ ᱢᱮᱱᱠᱷᱟᱱ ᱱᱩᱠᱩ ᱚᱠᱟ ᱜᱟᱞᱢᱟᱨᱟᱣ ᱛᱟᱦᱮᱸ ᱠᱟᱱᱟ ᱚᱱᱟ ᱦᱚᱸ ᱵᱟᱠᱚ ᱧᱟᱢᱮᱫ ᱠᱟᱱᱟ ᱟᱨ ᱱᱚᱝᱠᱟ ᱞᱮᱠᱟ ᱛᱮᱠᱚ ᱮᱲᱮ ᱞᱤᱯᱩᱜ ᱮᱫ ᱠᱚᱣᱟ ᱥᱟᱶᱛᱮ ᱱᱩᱠᱩ ᱚᱠᱚᱭ ᱫᱤᱠᱩ ᱯᱩᱥᱤ ᱥᱮ ᱫᱟᱞᱟᱞ ᱦᱚᱲ ᱫᱚ ᱟᱹᱰᱤ ᱯᱚᱭᱥᱟ ᱴᱟᱠᱟ ᱛᱮᱠᱚ ᱞᱟᱦᱟᱜ ᱠᱟᱱᱟ ᱢᱮᱱᱠᱷᱟᱱ ᱚᱠᱚᱭ ᱨᱟᱭᱟᱛᱤ ᱦᱚᱲ ᱠᱟᱱᱟ ᱠᱚ ᱡᱟᱭᱜᱟ ᱡᱚᱢᱤ ᱣᱟᱞᱟ ᱦᱚᱲ ᱠᱟᱱᱟ ᱠᱚ ᱱᱩᱠᱩ ᱫᱚ ᱥᱮᱫᱟᱭ ᱞᱮᱠᱟ ᱜᱮ ᱵᱷᱟᱜᱽᱣᱟ ᱰᱟᱸᱜᱟ ᱜᱮ ᱢᱮᱱᱟᱜ ᱠᱚᱣᱟ ᱟᱨ ᱱᱩᱠᱩᱣᱟᱜ ᱚᱲᱟᱜ ᱫᱩᱣᱟᱹᱨ ᱥᱮ ᱱᱩᱠᱩᱣᱟᱜ ᱡᱚᱢ ᱧᱩ ᱫᱚ ᱵᱟᱝ ᱠᱩᱞᱟᱹᱜ ᱠᱟᱱᱟ ᱟᱨ ᱱᱩᱠᱩᱣᱟᱜ ᱡᱟᱭᱜᱟ ᱨᱮᱜᱮ ᱮᱴᱟᱜ ᱡᱟᱹᱛ ᱠᱚ ᱠᱤᱥᱟᱹᱬᱚᱜ ᱠᱟᱱᱟ ᱥᱮ ᱫᱟᱞᱟᱞ ᱦᱚᱲ ᱦᱚᱸᱠᱚ ᱠᱤᱥᱟᱹᱬᱚᱜ ᱠᱟᱱᱟ ᱟᱨ ᱱᱚᱝᱠᱟ ᱞᱮᱠᱟ ᱦᱩᱭᱩᱜ ᱠᱟᱱᱟ ᱢᱮᱱᱠᱷᱟᱱ ᱱᱚᱣᱟ ᱠᱚ ᱞᱟᱹᱜᱤᱫ ᱜᱮ ᱱᱩᱭ ᱱᱤᱨᱢᱚᱞ ᱢᱩᱨᱢᱩᱣᱟᱜ ᱞᱟᱹᱲᱦᱟᱹᱭ ᱫᱚ ᱠᱟᱱᱟ ᱟᱨ ᱚᱠᱟ ᱚᱸᱰᱮ ᱵᱚᱞ ᱜᱟᱛᱮᱜ ᱨᱮᱭᱟᱜ ᱤᱧ ᱠᱷᱚᱵᱚᱨᱤᱧ ᱦᱟᱛᱟᱣ ᱠᱮᱫ ᱟᱨ ᱛᱤᱱᱟᱹᱜ ᱜᱮ ᱟᱯᱮ ᱵᱚᱞ ᱜᱟᱛᱮᱜ ᱧᱮᱧᱮᱞ ᱦᱚᱲ ᱠᱟᱱᱟ ᱯᱮ ᱵᱚᱞ ᱜᱟᱛᱮᱜ ᱯᱮ ᱨᱟᱹᱥᱠᱟᱹ ᱯᱮ ᱟᱹᱭᱠᱟᱹᱣᱟ ᱥᱮ ᱠᱩᱥᱤᱭᱟᱜᱼᱟ ᱯᱮ ᱩᱱᱠᱩ ᱦᱚᱲ ᱨᱮᱭᱟᱜ ᱫᱚ ᱨᱟᱹᱥᱠᱟᱹ ᱠᱷᱚᱵᱚᱨ ᱫᱚ ᱱᱚᱣᱟ ᱜᱮ ᱡᱮ ᱚᱸᱰᱮ ᱚᱠᱟ ᱵᱚᱞ ᱜᱟᱛᱮᱜ ᱦᱩᱭᱩᱜ ᱜᱮᱭᱟ ᱟᱨ ᱚᱱᱟ ᱴᱟᱺᱰᱤ ᱚᱠᱟ ᱠᱚ ᱥᱤ ᱠᱮᱫ ᱚᱸᱰᱮ ᱫᱚ ᱵᱟᱝ ᱦᱩᱭᱩᱜᱼᱟ ᱮᱴᱟᱜ ᱴᱟᱺᱰᱤ ᱨᱮ ᱦᱩᱭᱩᱜᱼᱟ ᱟᱨ ᱱᱚᱣᱟ ᱫᱚ ᱱᱩᱭ ᱟᱫᱷᱭᱟᱠᱥ ᱢᱚᱦᱚᱫᱚᱭᱮ ᱞᱟᱹᱭ ᱥᱟᱰᱮ ᱠᱮᱫᱟ ᱟᱨ ᱱᱚᱝᱠᱟ ᱞᱮᱠᱟᱛᱮ ᱟᱯᱮ ᱚᱸᱰᱮ ᱚᱠᱟ ᱰᱮᱴ ᱜᱚᱴᱟᱣ ᱟᱠᱟᱱ ᱚᱱᱟ ᱰᱮᱴ ᱨᱮᱜᱮ ᱟᱯᱮ ᱚᱸᱰᱮ ᱯᱮ ᱥᱮᱱ ᱠᱟᱛᱮᱫ ᱟᱯᱮ ᱯᱮ ᱧᱮᱞ ᱫᱟᱲᱮᱭᱟᱜᱼᱟ ᱟᱫᱚ ᱴᱷᱤᱠ ᱜᱮᱭᱟ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫ ᱮᱫᱟ ᱢᱟ ᱥᱟᱱᱟᱢ ᱠᱚ ᱡᱚᱦᱟᱨ